ᱠᱟᱛᱟᱱ ᱠᱚᱧ ᱟᱹᱨᱩᱵ ᱥᱟᱯᱷᱟ ᱠᱮᱫᱼᱟ ᱯᱩᱨᱟᱹ ᱟᱨ ᱱᱚᱣᱟ ᱚᱡᱚᱜ ᱵᱚᱭᱦᱟ ᱠᱚᱲᱟ ᱠᱤᱱ ᱪᱷᱩᱴᱟᱹᱣ ᱠᱟᱱᱟ ᱡᱚᱡᱚᱢ ᱥᱟᱱᱟᱢ ᱠᱚᱜᱮ ᱡᱚᱦᱟᱨ ᱟᱨ ᱡᱟᱣ ᱞᱮᱠᱟ ᱛᱮᱦᱮᱧᱟᱜ ᱵᱞᱚᱜ ᱨᱮᱦᱚᱸ ᱟᱯᱮ ᱠᱚ ᱟᱛᱟᱝ ᱫᱟᱨᱟᱢ ᱛᱚ ᱱᱤᱛᱚᱜ ᱚᱠᱛᱚ ᱦᱩᱭᱩᱜ ᱠᱟᱱᱟ ᱱᱟᱦᱟᱜ ᱱᱚᱜᱼᱚᱭ ᱯᱚᱱᱮ ᱟᱴᱴᱟ ᱟᱨ ᱟᱡ ᱫᱚ ᱩᱢᱩᱜ ᱠᱷᱚᱱᱟᱜ ᱛᱟᱹᱞᱤᱧ ᱟᱹᱣᱨᱤ ᱨᱩᱣᱟᱹᱲᱚᱜᱼᱟᱭ ᱛᱮᱦᱮᱧ ᱫᱚ ᱩᱢᱩᱜ ᱪᱟᱞᱟᱣ ᱠᱟᱱᱟ ᱦᱚᱞᱟ ᱢᱟᱫᱷᱮᱨ ᱢᱟ ᱠᱟᱹᱢᱤ ᱫᱟᱨᱟᱭ ᱛᱮ ᱥᱮᱛᱟᱜ ᱨᱩᱢ ᱵᱟᱭ ᱪᱟᱞᱟᱜ ᱠᱟᱱ ᱛᱟᱦᱮᱱᱟ ᱛᱮᱦᱮᱧ ᱫᱚ ᱠᱟᱹᱢᱤ ᱫᱚ ᱱᱟᱦᱟᱜ ᱪᱟᱵᱟ ᱟᱠᱟᱱ ᱛᱟᱠᱚᱣᱟ ᱚᱸᱰᱮ ᱫᱚ ᱯᱩᱨᱟᱹᱣ ᱠᱮᱜᱼᱟ ᱠᱚ ᱵᱟᱭᱨᱤᱝ ᱫᱚ ᱟᱫᱚ ᱫᱟᱠᱟ ᱪᱚᱸᱫᱟ ᱜᱚᱲᱚ ᱠᱚ ᱞᱟᱹᱭ ᱠᱟᱜᱼᱟ ᱵᱷᱟᱸᱰᱟᱱ ᱚᱲᱟᱜ ᱨᱮ ᱚᱱᱟ ᱫᱚ ᱫᱷᱤᱱᱟᱹᱝ ᱨᱮᱭᱟᱜ ᱠᱟᱹᱢᱤ ᱠᱟᱱᱟ ᱟᱨ ᱱᱤᱛ ᱢᱟ ᱱᱟᱦᱟᱜ ᱟᱹᱣᱨᱤᱭᱟᱜᱼᱟ ᱚᱱᱟᱛᱮ ᱩᱢ ᱦᱮᱡ ᱜᱚᱫᱚᱜ ᱠᱟᱱᱟᱭ ᱞᱟᱹᱭᱟ ᱥᱚᱢᱚᱭ ᱱᱟᱦᱟᱜ ᱵᱟᱹᱧ ᱧᱟᱢᱟ ᱟᱨ ᱤᱧ ᱫᱚ ᱛᱟᱵᱚᱱ ᱱᱚᱜᱼᱚᱭ ᱪᱷᱟᱴᱠᱟᱧ ᱡᱚᱡᱚᱜ ᱠᱟᱱᱟ ᱢᱟᱱᱮ ᱫᱟᱹᱛᱟᱹᱱᱤᱜ ᱠᱟᱹᱱᱟᱹᱧ ᱟᱨ ᱱᱚᱣᱟ ᱫᱚ ᱜᱟᱯᱟ ᱢᱮᱭᱟᱝ ᱞᱟᱹᱜᱤᱫ ᱥᱟᱨᱮᱡ ᱱᱚᱣᱟ ᱫᱚ ᱜᱟᱯᱟ ᱢᱮᱭᱟᱝ ᱱᱟᱦᱟᱜ ᱱᱤᱭᱟᱹ ᱛᱮᱫᱚ ᱫᱟᱹᱛᱟᱹᱱᱤ ᱡᱷᱟᱹᱞ ᱜᱮ ᱛᱟᱦᱮᱸᱜᱼᱟ ᱢᱤᱫᱴᱟᱝ ᱜᱤᱧ ᱯᱮᱴᱮᱡ ᱞᱮᱜᱼᱟ ᱱᱚᱛᱮ ᱨᱮᱫᱚ ᱛᱟᱵᱚ ᱢᱮᱥᱤᱱ ᱥᱟᱰᱮ ᱠᱟᱱᱟ ᱦᱚᱞᱚᱝ ᱥᱮ ᱪᱮᱫ ᱯᱤᱥᱟᱹᱭᱮᱜᱼᱟ ᱢᱟᱱᱮ ᱱᱟᱜ ᱜᱩᱦᱩᱢ ᱥᱮ ᱪᱮᱫ ᱯᱤᱥᱟᱹᱭᱮᱜᱼᱟ ᱥᱮ ᱟᱫᱣᱟ ᱱᱟᱜ ᱯᱤᱥᱟᱹᱭ ᱵᱟᱝ ᱵᱟᱲᱟᱭ ᱥᱟᱨᱟ ᱜᱷᱟᱹᱲᱤ ᱱᱚᱰᱮ ᱫᱚ ᱥᱟᱰᱮ ᱜᱮᱭᱟ ᱟᱨ ᱤᱧ ᱫᱚ ᱱᱚᱜᱼᱚᱭ ᱦᱟᱥᱟ ᱪᱚᱴ ᱨᱮ ᱫᱮᱡ ᱠᱟᱹᱱᱟᱹᱧ ᱱᱚᱰᱮ ᱦᱟᱥᱟ ᱞᱮ ᱫᱩᱢᱟᱹᱞᱮᱫ ᱛᱟᱦᱮᱱᱟ ᱯᱮᱨᱮᱡ ᱦᱟᱥᱟ ᱚᱱᱟ ᱵᱟᱞᱮ ᱯᱟᱥᱱᱟᱣ ᱟᱠᱟᱫ ᱱᱚᱣᱟ ᱨᱮᱜᱮᱧ ᱫᱮᱡ ᱟᱠᱟᱱᱟ ᱰᱩᱝᱨᱤ ᱞᱮᱠᱟ ᱞᱮ ᱵᱮᱱᱟᱣ ᱟᱠᱟᱫ ᱩᱥᱩᱞ ᱜᱮ

ᱟᱨ ᱱᱩᱭ ᱦᱮᱡ ᱠᱟᱱᱟ ᱟᱹᱰᱤ ᱫᱤᱱ ᱯᱚᱨᱮ ᱨᱩᱣᱟᱹᱜ ᱠᱟᱱ ᱛᱟᱦᱮᱱᱟᱭ ᱛᱮᱦᱮᱧ ᱜᱟᱯᱟ ᱫᱚ ᱵᱮᱥ ᱧᱚᱜ ᱠᱟᱱᱟᱭ ᱥᱮ ᱢᱟ ᱱᱚᱜᱼᱚ ᱱᱟ ᱠᱚ ᱢᱟᱞᱟ ᱠᱟᱫᱮᱭᱟ ᱠᱚ ᱨᱟᱹᱥᱩᱱ ᱠᱟᱱᱟ ᱥᱩᱱᱩᱡ ᱠᱚ ᱪᱮᱫ ᱞᱮᱠᱟ ᱚᱰᱚᱠᱚᱜ ᱠᱟᱱ ᱛᱟᱢᱟ ᱚᱱᱠᱟ ᱚᱱᱠᱟ ᱚᱰᱚᱠᱚᱜ ᱠᱟᱱᱟ ᱥᱮ ᱟᱫᱚ ᱨᱟᱱ ᱠᱚ ᱡᱚᱢ ᱠᱮᱜᱼᱟᱭ ᱵᱮᱥ ᱮᱱᱟᱭ ᱦᱮᱸ ᱥᱮ ᱢᱟ ᱨᱟᱱ ᱠᱚ ᱡᱚᱢ ᱠᱮᱜᱼᱟᱢ ᱥᱮ ᱪᱮᱫ ᱞᱮᱠᱟ ᱡᱚᱢ ᱠᱮᱜᱼᱟᱢ ᱠᱚᱴᱚᱡ ᱠᱚᱴᱚᱡ ᱠᱚᱴᱚᱡ ᱠᱚᱰᱚᱡ ᱠᱚᱰᱚᱡ ᱡᱚᱢ ᱠᱮᱜᱼᱟᱭ ᱟᱨ ᱛᱮᱦᱮᱧ ᱵᱮᱥ ᱟᱠᱟᱱᱟ ᱟᱨ ᱱᱩᱠᱩ ᱦᱚᱸ ᱵᱷᱟᱸᱰᱟᱱᱚᱜ ᱠᱟᱱᱟ ᱠᱚ ᱟᱫᱚ ᱚᱲᱟᱜ ᱨᱮ ᱯᱟᱪᱮ ᱵᱳᱨᱤᱝ ᱜᱮ ᱵᱩᱡᱷᱟᱹᱣᱮᱜᱼᱟ ᱫᱟᱬᱟ ᱵᱟᱲᱟ ᱚᱠᱟᱨᱮ ᱧᱟᱢᱟᱭ ᱮᱱᱠᱷᱟᱱ ᱱᱚᱛᱮ ᱦᱮᱡ ᱟᱠᱟᱱᱟᱭ ᱟᱡ ᱛᱮᱜᱮ ᱫᱟᱬᱟᱱ ᱦᱮᱡ ᱟᱠᱟᱱᱟᱭ ᱟᱨ ᱤᱧ ᱴᱷᱮᱱᱮ ᱦᱮᱡ ᱮᱱᱟ ᱞᱟᱹᱭᱮᱜᱼᱟᱭ ᱱᱮᱱᱮ ᱪᱟᱹᱞᱩ ᱫᱟᱬᱟ ᱵᱟᱲᱟ ᱦᱮᱡ ᱠᱟᱱᱟᱢ ᱥᱮ ᱦᱳᱭ ᱛᱚ ᱥᱟᱵ ᱢᱮᱱᱟᱜ ᱟᱨ ᱫᱚᱠᱟᱱ ᱥᱮᱫ ᱪᱟᱞᱟᱣ ᱧᱚᱜᱚᱜ ᱟᱹᱞᱤᱧ ᱠᱟᱹᱴᱤᱡ ᱦᱮᱸ ᱥᱮ ᱢᱟ ᱫᱚᱠᱟᱱ ᱪᱟᱞᱟᱜ ᱟᱞᱟᱝ ᱥᱮ ᱪᱟᱞᱟᱜ ᱟᱢ ᱥᱮ ᱵᱟᱝ ᱟᱢ ᱪᱟᱞᱟᱜ ᱟᱢ ᱥᱮ ᱵᱟᱝ ᱪᱟᱞᱟᱜ ᱜᱮ ᱪᱟᱞᱟᱣ ᱧᱚᱜᱚᱜ ᱟᱹᱞᱤᱧ ᱥᱟᱨᱟᱯ ᱪᱟᱵᱟ ᱟᱠᱟᱱᱟ ᱚᱱᱟ ᱠᱚᱞᱤᱧ ᱟᱹᱜᱩᱭᱟ ᱟᱨ ᱱᱚᱜᱼᱚᱭ ᱱᱚᱣᱟ ᱞᱤᱧ ᱧᱟᱢ ᱠᱟᱜᱼᱟ ᱱᱤᱢᱠᱤ ᱯᱮᱠᱮᱴ ᱦᱚᱞᱟ ᱯᱟᱞᱮ ᱟᱨ ᱧᱮᱞ ᱦᱚᱞᱟ ᱯᱟᱞᱮ ᱟᱹᱜᱩ ᱛᱚᱨᱟ ᱟᱠᱟᱫ ᱛᱟᱦᱮᱱᱟ ᱫᱚᱠᱟᱱ ᱠᱷᱚᱱ ᱨᱩᱣᱟᱹᱲ ᱡᱚᱠᱷᱚᱱ ᱤᱧᱢᱟ ᱡᱷᱚᱞᱟ ᱢᱟ ᱵᱟᱹᱧ ᱩᱭᱩᱝ ᱛᱟᱭᱟ ᱦᱚᱞᱟ ᱟᱹᱭᱩᱵ ᱢᱟ ᱮᱱᱠᱷᱟᱱ ᱛᱮᱦᱮᱧ ᱥᱮᱛᱟᱜ ᱜᱮ ᱱᱤᱛᱚᱜ ᱯᱩᱭᱥᱟᱹᱧ ᱚᱰᱚᱠᱮᱫ ᱛᱟᱦᱮᱱᱟ ᱱᱚᱣᱟᱧ ᱧᱟᱢ ᱠᱮᱫ ᱟᱫᱚ ᱱᱩᱭ ᱛᱮᱞᱤᱧ ᱡᱚᱢ ᱟᱹᱞᱤᱧ ᱦᱮᱸ ᱢᱟ ᱡᱚᱢ ᱥᱮ ᱵᱟᱝ ᱡᱚᱢ ᱥᱮ ᱵᱟᱝ ᱡᱚᱢ ᱥᱮ ᱵᱟᱝ ᱦᱮᱸ ᱵᱮᱜ ᱜᱚᱫᱚᱜ ᱢᱮ ᱵᱮᱨᱮᱫ ᱜᱚᱫᱚᱜ ᱢᱮ ᱵᱮᱨᱮᱫ ᱜᱚᱫᱚᱜ ᱢᱮ

ᱟᱡ ᱢᱟ ᱛᱟᱹᱞᱤᱧ ᱠᱟᱹᱢᱤ ᱜᱚᱲᱚᱭ ᱪᱟᱞᱟᱣ ᱠᱟᱱᱟ ᱱᱩᱠᱩ ᱚᱲᱟᱜ ᱜᱮ ᱫᱟᱠᱟ ᱪᱚᱸᱫᱟ ᱱᱟᱦᱟᱜ ᱠᱚ ᱢᱮᱱ ᱠᱟᱜ ᱠᱚᱣᱟ ᱜᱚᱲᱚ ᱮᱱᱠᱷᱟᱱ ᱚᱸᱰᱮ ᱦᱚᱞᱟ ᱠᱷᱚᱱᱟᱜ ᱠᱚ ᱵᱷᱟᱸᱰᱟᱱᱚᱜ ᱠᱟᱱᱟ ᱦᱚᱞᱟ ᱫᱟᱜ ᱠᱚ ᱫᱩᱞ ᱟᱠᱟᱫ ᱛᱮᱦᱮᱧ ᱵᱷᱟᱸᱰᱟᱱ ᱮᱱᱠᱷᱟᱱ ᱛᱮᱦᱮᱧ ᱢᱟ ᱱᱟᱦᱟᱜ ᱯᱩᱨᱟᱹ ᱠᱟᱹᱢᱤ ᱦᱩᱭᱩᱜ ᱛᱟᱠᱚᱣᱟ ᱟᱨ ᱜᱟᱯᱟ ᱫᱷᱟᱹᱨᱤᱡ ᱚᱸᱰᱮ ᱜᱮ ᱪᱟᱞᱟᱣ ᱠᱟᱱᱟᱭ ᱛᱮᱦᱮᱧ ᱫᱚ ᱟᱬᱜᱟᱛ ᱨᱮ ᱟᱨ ᱱᱩᱭ ᱫᱚ ᱚᱸᱰᱮ ᱫᱟᱬᱟᱱ ᱵᱟᱭ ᱧᱟᱢᱮᱜᱼᱟ ᱛᱚ ᱚᱱᱟᱛᱮ ᱦᱮᱡ ᱟᱠᱟᱱᱟᱭ ᱱᱟᱦᱟᱜ ᱱᱤᱛᱚᱜ ᱢᱟ ᱯᱮᱲᱟ ᱠᱚᱠᱚ ᱦᱮᱡ ᱵᱟᱲᱟᱜᱼᱟ ᱱᱟᱦᱟᱜ ᱮᱱᱠᱷᱟᱱ ᱵᱷᱤᱲᱚᱜᱼᱟ ᱚᱲᱟᱜ ᱠᱚ ᱮᱱᱠᱷᱟᱱ ᱱᱩᱭ ᱢᱟ ᱱᱟᱦᱟᱜ ᱫᱟᱬᱟᱱ ᱨᱮᱱᱟᱜ ᱥᱩᱠ ᱵᱟᱭ ᱵᱩᱡᱷᱟᱹᱣᱟ

ᱪᱚᱞᱚ ᱪᱚᱞᱚ ᱫᱚᱠᱟᱱ ᱪᱚᱞᱚ ᱚᱱᱛᱮ ᱛᱮ ᱞᱟᱴᱟ ᱠᱮᱫᱚ ᱱᱟ ᱵᱟᱹᱦᱩ ᱠᱚ ᱮᱢ ᱥᱟᱨᱟᱯ ᱦᱳᱭ ᱪᱮᱫ ᱛᱟᱢ

ᱚᱠᱟ ᱚᱱᱟ ᱢᱤᱫᱴᱮᱡ ᱚᱱᱟ ᱫᱚ ᱵᱟᱠᱚ ᱡᱚᱢᱟ ᱵᱟᱨᱭᱟ ᱵᱟᱨᱭᱟ ᱚᱱᱟ ᱫᱚ ᱵᱟᱠᱚ ᱡᱚᱢᱟ ᱵᱟᱨᱭᱟ ᱛᱤ ᱥᱮ ᱚᱪᱚᱜ ᱫᱟᱲᱮᱭᱟᱜᱼᱟ ᱱᱚᱜᱼᱚᱸᱰᱮ ᱢᱤᱫᱴᱟᱝ ᱦᱚᱛᱚᱫ ᱱᱟᱹᱲᱤ ᱟᱨ ᱱᱚᱜᱼᱚᱭ ᱫᱚ ᱱᱚᱜᱼᱚᱭ ᱱᱚᱝᱠᱟᱜ ᱠᱟᱱᱟ ᱫᱟᱨᱮ ᱠᱚᱛᱮ ᱨᱚᱦᱚᱲᱚᱜ ᱠᱟᱱᱟ ᱨᱚᱸᱜᱚ ᱪᱟᱵᱟᱜ ᱠᱟᱱᱟ ᱚᱱᱮ ᱟᱨ ᱦᱟᱱᱮ ᱦᱟᱱᱛᱮ ᱨᱮ ᱢᱤᱫᱴᱟᱝ ᱢᱮᱱᱟᱜᱼᱟ ᱚᱱᱟ ᱫᱚ ᱵᱷᱟᱹᱜᱤ ᱜᱮᱭᱟ ᱚᱱᱟ ᱫᱚ ᱵᱟᱭ ᱨᱚᱸᱜᱚ ᱪᱟᱵᱟ ᱟᱠᱟᱱᱟ ᱵᱟᱭ ᱨᱚᱸᱜᱚ ᱟᱠᱟᱱᱟ ᱱᱟᱥᱮ ᱦᱚᱸ ᱡᱤᱭᱟᱹᱲ ᱜᱮᱭᱟ ᱟᱨ ᱥᱟᱹᱨᱩ ᱢᱟ ᱛᱟᱞᱮ ᱚᱱᱮ ᱚᱱᱠᱟ ᱩᱥᱩᱞ ᱜᱮ ᱵᱟᱭ ᱫᱟᱲᱮᱭᱟᱜ ᱠᱟᱱᱟ ᱢᱟᱱᱮ ᱴᱷᱩᱴᱠᱟᱹ ᱴᱷᱩᱴᱠᱟᱹ ᱜᱮᱭᱟ ᱫᱟᱨᱮ ᱚᱱᱮ ᱫᱚ ᱦᱩᱨᱩᱫ ᱦᱩᱨᱩᱫ ᱜᱮᱭᱟ ᱪᱚᱨᱚᱠ ᱜᱮ ᱵᱟᱝ ᱢᱟᱱᱮ ᱯᱚᱦᱟᱞ ᱜᱮ ᱵᱟᱝᱟ ᱛᱚ ᱫᱟ ᱜᱮ ᱱᱟᱜ ᱪᱮᱫ ᱞᱮᱠᱟ ᱫᱟ ᱟᱠᱟᱱᱟ ᱥᱮ ᱵᱟᱝ ᱤᱫᱩ ᱟᱨ ᱱᱚᱜᱼᱚᱭ ᱱᱚᱰᱮ ᱛᱟᱞᱮ ᱯᱮᱸᱰᱮ ᱢᱤᱫᱴᱟᱝ ᱢᱤᱫᱴᱟᱝ ᱜᱮ ᱢᱮᱱᱟᱜ ᱛᱟᱞᱮᱭᱟ ᱱᱚᱜᱼᱚ ᱱᱚᱰᱮ ᱫᱚ ᱟᱡ ᱟᱡ ᱛᱮᱜᱮ ᱢᱟᱞᱦᱟ ᱱᱟᱹᱲᱤ ᱡᱚᱝᱟᱜ ᱠᱟᱱᱟ ᱪᱚᱨᱚᱠ ᱪᱤᱠᱟᱹᱲ ᱵᱤᱱᱟᱹ ᱨᱚᱦᱚᱭ ᱛᱮᱜᱮ ᱨᱚᱦᱚᱭ ᱠᱚᱫᱚ ᱵᱟᱞᱮ ᱨᱚᱦᱚᱭ ᱟᱠᱟᱫᱼᱟ ᱥᱟᱵ ᱜᱮ ᱵᱟᱹᱧ ᱥᱟᱵ ᱫᱟᱲᱮᱭᱟᱜ ᱠᱟᱱ ᱫᱚ ᱯᱩᱞᱴᱤ ᱠᱟᱱ ᱨᱮᱦᱚᱸ ᱵᱟᱵᱟᱨ ᱟᱹᱰᱤ ᱫᱟᱲᱮ ᱥᱚᱠᱛᱚ ᱛᱟᱭ ᱛᱮᱦᱮᱧ ᱫᱚ ᱛᱟᱵᱚᱱ ᱤᱧᱟᱹᱜ ᱯᱟᱹᱨᱤ ᱫᱟᱜ ᱞᱚᱞᱚ ᱠᱟᱹᱢᱤ ᱯᱟᱲᱟᱣ ᱠᱟᱱᱟ ᱚᱱᱟᱛᱮ ᱱᱚᱜᱼᱚᱭ ᱥᱤᱢ ᱟᱨ ᱱᱚᱜᱼᱚᱭ ᱡᱷᱚᱞᱟ ᱱᱚᱣᱟ ᱠᱚ ᱥᱟᱵ ᱠᱟᱛᱮᱧ ᱢᱚᱦᱰᱟᱭᱮᱱᱟ ᱫᱚᱠᱟᱱ ᱩᱛᱟᱹᱨ ᱜᱮ ᱚᱸᱰᱮ ᱫᱟᱜ ᱤᱧ ᱞᱚᱞᱚ ᱧᱚᱜᱟ ᱠᱟᱹᱴᱤᱡ ᱛᱮᱦᱮᱧ ᱢᱟ ᱱᱟᱦᱟᱜ ᱟᱡ ᱢᱟ ᱵᱷᱟᱸᱰᱟᱱ ᱚᱲᱟᱜ ᱨᱮ ᱠᱟᱹᱢᱤ ᱪᱟᱞᱟᱣ ᱠᱟᱱᱟᱭ ᱫᱟᱠᱟ ᱪᱚᱸᱫᱟ ᱠᱟᱹᱢᱤ ᱮᱱᱠᱷᱟᱱ ᱫᱚ ᱱᱟᱦᱟᱜ ᱞᱟᱹᱭᱮᱜᱼᱟ ᱫᱟᱜ ᱠᱚ ᱞᱚᱞᱚ ᱦᱟᱱᱛᱟᱲ ᱠᱟᱜ ᱢᱮ ᱴᱟᱭᱤᱢ ᱦᱩᱭ ᱞᱮᱱᱠᱷᱟᱱ ᱵᱟᱵᱟ ᱨᱮᱦᱚᱸ ᱱᱟᱦᱟᱜ ᱮ ᱫᱚᱠᱟᱱᱟ ᱚᱱᱟᱛᱤᱧ ᱪᱟᱞᱟᱣ ᱧᱚᱜᱚᱜ ᱠᱟᱱᱟ ᱫᱚᱠᱟᱱ ᱞᱚᱞᱚ ᱦᱟᱱᱛᱟᱲᱟᱹᱧ ᱟᱨ ᱦᱚᱲ ᱠᱚ ᱦᱤᱡᱩᱜ ᱠᱷᱟᱱ ᱱᱟᱦᱟᱜ ᱵᱟᱵᱟᱭ ᱢᱮᱱ ᱠᱟᱣᱫᱤᱧᱟ ᱯᱷᱳᱱᱟᱹᱧ ᱢᱮ ᱟᱨ ᱤᱧ ᱱᱟᱦᱟᱜ ᱪᱟᱞᱟᱣ ᱠᱟᱛᱮᱧ ᱜᱚᱡᱮᱭᱟ ᱟᱨ ᱛᱮᱦᱮᱧ ᱢᱟ ᱢᱤᱫᱴᱟᱝ ᱜᱮᱭᱟ ᱥᱤᱢ ᱟᱹᱰᱤ ᱩᱥᱛᱟᱹᱭ ᱢᱟ ᱵᱟᱹᱱᱩᱜ ᱠᱚᱣᱟ ᱪᱟᱵᱟ ᱟᱠᱟᱱᱟ ᱠᱚ ᱵᱟᱭ ᱟᱹᱜᱩ ᱞᱮᱫ ᱠᱚᱣᱟ ᱚᱱᱟ ᱠᱷᱟᱹᱛᱤᱨ ᱜᱮ ᱵᱷᱤᱲ ᱠᱷᱟᱹᱛᱤᱨ ᱜᱮ ᱟᱡ ᱱᱟᱦᱟᱜ ᱵᱷᱟᱸᱰᱟᱱ ᱚᱲᱟᱜ ᱨᱮ ᱵᱷᱤᱲ ᱢᱮᱱᱟᱭᱟ ᱛᱚ ᱥᱮᱸᱜᱮᱞ ᱫᱚ ᱛᱟᱵᱚ ᱱᱚᱜᱼᱚᱭ ᱤᱧ ᱫᱷᱚᱨᱟᱣ ᱜᱚᱫ ᱟᱠᱟᱫᱼᱟ ᱫᱟᱜ ᱢᱟ ᱞᱚᱞᱚᱜ ᱠᱟᱱᱟ ᱥᱮ ᱟᱹᱣᱨᱤᱭᱟ ᱚᱱᱮ ᱛᱚ ᱫᱷᱩᱣᱟᱹ ᱨᱟᱠᱟᱵ ᱜᱚᱫ ᱟᱠᱟᱱᱟ ᱩᱱᱟᱹᱜ ᱪᱚᱨᱚᱠ ᱫᱚ ᱟᱹᱣᱨᱤ ᱞᱚᱞᱚᱜᱼᱟ ᱟᱨ ᱥᱤᱢ ᱫᱚ ᱛᱟᱵᱚ ᱱᱚᱜᱼᱚᱭ ᱱᱚᱰᱮᱧ ᱵᱟᱭ ᱟᱠᱟᱫ ᱫᱮᱭᱟ ᱦᱮᱸ ᱱᱤᱭᱟᱹ ᱦᱟᱱᱛᱮ ᱵᱷᱤᱛᱤᱨ ᱨᱮ ᱵᱚᱞᱚ ᱟᱠᱟᱱᱟ ᱟᱨ ᱱᱚᱜᱼᱚ ᱱᱚᱝᱠᱟ ᱱᱚᱜᱼᱚ ᱱᱚᱝᱠᱟ ᱫᱟᱜ ᱠᱚᱫᱚ ᱯᱩᱨᱟᱹᱧ ᱯᱮᱨᱮᱡ ᱟᱠᱟᱫᱼᱟ ᱱᱚᱣᱟ ᱜᱟᱢᱞᱟ ᱨᱮᱦᱚᱸ ᱵᱟᱹᱞᱴᱤᱱ ᱨᱮᱦᱚᱸ ᱟᱨ ᱚᱸᱰᱮ ᱦᱚᱸᱧ ᱟᱹᱨᱩᱵ ᱥᱟᱯᱷᱟ ᱟᱠᱟᱜᱼᱟ ᱱᱚᱜᱼᱚᱭ ᱠᱟᱛᱟᱱ ᱠᱚᱧ ᱟᱹᱨᱩᱵ ᱥᱟᱯᱷᱟ ᱠᱮᱜᱼᱟ ᱯᱩᱨᱟᱹ ᱟᱨ ᱱᱚᱣᱟ ᱚᱡᱚᱱ ᱰᱟᱹᱰᱤ ᱠᱚ ᱱᱚᱜᱼᱚ ᱱᱚᱝᱠᱟᱧ ᱟᱠᱟ ᱠᱮᱜᱼᱟ ᱫᱟᱜ ᱜᱮ ᱟᱹᱣᱨᱤ ᱞᱚᱞᱚ ᱦᱩᱭᱩᱜᱼᱟ ᱛᱤᱨᱮ ᱞᱚᱞᱚ ᱦᱩᱭᱩᱜ ᱠᱟᱱᱟ ᱱᱟᱦᱟᱜ ᱤᱱᱟᱹ ᱯᱚᱨᱮ ᱜᱮ ᱵᱟᱵᱟᱧ ᱯᱷᱳᱱ ᱟᱭᱟ ᱟᱨ ᱦᱮᱡ ᱠᱟᱛᱮ ᱥᱤᱢ ᱱᱟᱦᱟᱜ ᱮ ᱜᱚᱡᱮᱭᱟ ᱟᱨ ᱪᱟᱨᱴᱟ ᱨᱮ ᱫᱚᱠᱟᱱ ᱠᱷᱩᱞᱟᱹᱣ ᱦᱩᱭ ᱞᱮᱱ ᱛᱟᱦᱮᱱᱟ ᱟᱨ ᱱᱤᱛᱚᱜ ᱯᱟᱸᱪᱴᱟ ᱦᱩᱭᱱᱟ ᱯᱟᱸᱪᱴᱟ ᱨᱮᱜᱮ ᱵᱚᱱᱫᱚᱭᱮᱱᱟ ᱢᱟᱱᱮ ᱰᱮᱲ ᱠᱤᱞᱳ ᱜᱮ ᱡᱤᱞ ᱞᱮᱜᱼᱟᱭ ᱢᱤᱫᱴᱟᱝ ᱥᱤᱢ ᱟᱨ ᱤᱱᱟᱹ ᱰᱮᱲ ᱠᱤᱞᱳ ᱡᱤᱞ ᱵᱟᱨ ᱦᱚᱲ ᱛᱮᱜᱮ ᱠᱤᱱ ᱦᱟᱛᱟᱣ ᱪᱟᱵᱟ ᱠᱮᱜᱼᱟ ᱯᱩᱨᱟᱹ ᱵᱚᱱᱫᱚ ᱩᱛᱟᱹᱨ ᱚᱡᱚᱱ ᱰᱟᱺᱰᱤ ᱠᱚ ᱡᱚᱛᱚᱧ ᱨᱟᱲᱟ ᱠᱮᱜᱼᱟ ᱜᱟᱢᱞᱟ ᱠᱚ ᱵᱟᱹᱞᱴᱤᱝ ᱠᱚ ᱜᱷᱟᱥᱟᱣ ᱠᱟᱛᱮᱧ ᱵᱟᱭ ᱨᱩᱣᱟᱹᱲ ᱠᱟᱱᱟ ᱥᱮᱸᱜᱮᱞ ᱠᱚ ᱟᱹᱲᱤᱡ ᱪᱟᱵᱟᱭᱮᱱᱟ ᱞᱚᱞᱚ ᱫᱟᱜ ᱫᱚ ᱵᱷᱟᱲᱟᱱ ᱚᱲᱟᱜ ᱨᱤᱱ ᱦᱚᱲ ᱠᱚ ᱢᱮᱱ ᱠᱟᱣᱫᱤᱧᱟ ᱱᱟᱜ ᱟᱞᱚᱢ ᱜᱤᱰᱤ ᱠᱟᱜᱼᱟ ᱟᱞᱮ ᱱᱟᱜ ᱟᱞᱮ ᱫᱚᱨᱠᱟᱨᱟᱜᱼᱟ ᱚᱱᱟ ᱠᱷᱟᱹᱛᱤᱨ ᱚᱱᱟ ᱞᱚᱞᱚ ᱫᱟᱜ ᱫᱚ ᱵᱟᱹᱧ ᱜᱤᱰᱤ ᱠᱟᱜ ᱠᱟᱱᱟ ᱛᱟᱦᱮᱸ ᱦᱚᱪᱚ ᱱᱚᱣᱟ ᱱᱚᱰᱮ ᱜᱮ ᱟᱠᱚ ᱱᱟᱜ ᱠᱚ ᱠᱟᱹᱢᱤ ᱦᱩᱭ ᱞᱮᱠᱷᱟᱱ ᱟᱫᱚ ᱱᱟᱜ ᱠᱚ ᱟᱠᱚ ᱜᱮᱠᱚ ᱫᱩᱞ ᱛᱟᱨᱟ ᱠᱟᱜᱼᱟ ᱞᱟᱹᱭᱮᱫᱼᱟ ᱠᱚ ᱟᱨ ᱨᱩᱣᱟᱹᱲ ᱠᱟᱹᱱᱟᱹᱧ ᱛᱟᱵᱚᱱ ᱱᱤᱛᱚᱜ ᱫᱚ ᱚᱲᱟᱜ ᱛᱮ ᱪᱮᱫᱟᱜ ᱥᱮ ᱟᱹᱭᱩᱵ ᱤᱫᱤᱜ ᱠᱟᱱᱟ ᱱᱟᱜ ᱟᱹᱰᱤ ᱜᱷᱟᱹᱲᱤᱡ ᱤᱧ ᱛᱟᱦᱮᱸᱭᱮᱱᱟ ᱱᱚᱰᱮ ᱫᱚᱠᱟᱱ ᱵᱚᱱᱫᱚ ᱠᱟᱛᱮ ᱦᱚᱸ ᱟᱨ ᱛᱮᱦᱮᱧ ᱢᱟ ᱱᱟᱜ ᱪᱚᱸᱫᱟ ᱵᱟᱹᱧ ᱪᱚᱸᱫᱟᱭᱮᱜᱼᱟ ᱫᱟᱠᱟ ᱠᱚ ᱪᱮᱫ ᱦᱚᱸ ᱵᱟᱹᱧ ᱵᱮᱱᱟᱣ ᱜᱮᱭᱟ ᱢᱮᱱ ᱠᱟᱣᱫᱤᱧᱟ ᱠᱚ ᱫᱟᱠᱟ ᱠᱚ ᱟᱞᱚᱢ ᱪᱚᱸᱫᱟᱭᱟ ᱛᱮᱦᱮᱧ ᱫᱚ ᱵᱷᱟᱲᱟᱱ ᱚᱲᱟᱜ ᱨᱮᱜᱮ ᱵᱚᱱ ᱡᱚᱢᱟ ᱢᱟᱱᱮ ᱪᱮᱫ ᱤᱧ ᱞᱟᱹᱭᱟ ᱯᱮᱲᱟ ᱞᱮᱠᱟ ᱛᱮᱦᱚᱸ ᱠᱚ ᱱᱮᱣᱛᱟ ᱟᱠᱟᱫ ᱞᱮᱭᱟ ᱟᱨ ᱟᱡ ᱢᱟᱛᱚᱞᱤᱧ ᱠᱟᱹᱢᱤ ᱱᱟᱜ ᱚᱸᱰᱮ ᱜᱚᱲᱚ ᱟᱠᱟᱫ ᱠᱚᱣᱟᱭ ᱫᱟᱠᱟ ᱪᱚᱸᱫᱟ ᱟᱨ ᱟᱭᱳ ᱟᱨ ᱵᱟᱵᱟ ᱫᱚ ᱩᱱᱠᱤᱱ ᱫᱚ ᱯᱮᱲᱟᱜ ᱠᱤᱱ ᱪᱟᱞᱟᱣ ᱟᱠᱟᱱᱟ ᱱᱟᱦᱟᱜ ᱮᱱᱠᱷᱟᱱ ᱚᱲᱟᱜ ᱨᱮᱢᱟ ᱟᱹᱞᱤᱧ ᱵᱟᱨ ᱦᱚᱲ ᱜᱮ ᱤᱧ ᱟᱨ ᱤᱧᱤᱡ ᱤᱨᱤᱞ ᱠᱩᱲᱤ ᱛᱤᱧ ᱱᱟᱦᱟᱜ ᱮᱱᱠᱷᱟᱱ ᱞᱟᱹᱭ ᱟᱹᱠᱤᱱ ᱵᱟᱨ ᱦᱚᱲ ᱞᱟᱹᱜᱤᱫ ᱫᱚ ᱟᱞᱚᱢ ᱪᱚᱸᱫᱟᱭᱟ ᱚᱸᱰᱮ ᱜᱮ ᱟᱹᱵᱤᱱ ᱦᱩᱱᱟᱹᱝ ᱡᱚᱡᱚᱢ ᱪᱟᱞᱟᱜ ᱵᱤᱱ ᱨᱳᱰ ᱦᱟᱱᱟ ᱯᱟᱨᱚᱢ ᱱᱟᱣᱟ ᱯᱟᱨᱚᱢ ᱜᱮᱫᱚ ᱥᱟᱺᱜᱤᱧ ᱠᱷᱟᱱ ᱫᱚ ᱵᱟᱹᱵᱤᱱ ᱪᱟᱞᱟᱣ ᱠᱚᱜᱼᱟ ᱦᱩᱱᱟᱹᱝ ᱚᱱᱟ ᱠᱷᱟᱹᱛᱤᱨ ᱵᱟᱹᱞᱤᱧ ᱪᱚᱸᱫᱟᱭᱟ ᱵᱟᱨ ᱦᱚᱲ ᱥᱩᱢᱩᱝ ᱞᱟᱹᱜᱤᱫ ᱫᱚ ᱱᱤᱛᱚᱜ ᱢᱟ ᱵᱷᱟᱸᱰᱟᱱ ᱚᱲᱟᱜ ᱥᱮᱫ ᱫᱟᱠᱟ ᱡᱚᱢ ᱠᱚ ᱦᱚᱦᱚᱭᱮᱫᱼᱟ ᱚᱱᱛᱮ ᱜᱮᱞᱮ ᱪᱟᱞᱟᱣ ᱧᱚᱜᱚᱜᱼᱟ ᱱᱚᱜᱼᱚᱭ ᱥᱟᱛᱴᱟ ᱦᱚᱸ ᱟᱹᱣᱨᱤᱭᱟᱜ ᱜᱮᱭᱟ ᱟᱫᱚ ᱦᱚᱦᱚᱭᱮᱫ ᱠᱷᱟᱱ ᱠᱚ ᱡᱚᱢ ᱢᱟ ᱦᱩᱭᱩᱜ ᱜᱮᱭᱟ ᱚᱲᱟᱜ ᱨᱮᱢᱟ ᱵᱟᱞᱮ ᱪᱚᱸᱫᱟ ᱟᱠᱟᱫᱼᱟ ᱛᱮᱦᱮᱧ ᱢᱟ ᱱᱚᱜᱼᱚᱭ ᱛᱟᱨᱟᱭ ᱫᱟᱠᱟ ᱛᱤᱧ ᱚᱱᱮ ᱩᱛᱩ ᱚᱸᱰᱮ ᱫᱟᱜ ᱟᱨ ᱱᱩᱭ ᱫᱩᱲᱩᱵ ᱟᱠᱟᱱᱟ ᱤᱧ ᱥᱩᱨ ᱨᱮ ᱱᱚᱜᱼᱚᱭ ᱛᱟᱭ ᱫᱟᱠᱟ ᱥᱮ ᱪᱮᱫ ᱞᱮᱠᱟᱢ ᱡᱚᱢᱟ ᱱᱟᱦᱟᱜ ᱯᱟᱠᱩ ᱯᱟᱠᱩ ᱡᱚᱢᱟᱢ ᱟᱪᱪᱷᱟ ᱢᱟ ᱡᱚᱢ ᱢᱮ ᱦᱳᱭ ᱡᱚᱢᱮᱭᱟᱢ ᱡᱚᱢ ᱩᱛᱟᱹᱨ ᱥᱤᱵᱤᱞ ᱥᱮ ᱵᱟᱝ ᱥᱤᱵᱤᱞ ᱠᱟᱱᱟ ᱥᱮ ᱵᱟᱝ ᱦᱟᱜ ᱜᱮᱭᱟ ᱟᱪᱪᱷᱟ ᱴᱷᱤᱠ ᱜᱮᱭᱟ ᱚᱱᱮ ᱫᱟᱜ ᱢᱮᱱᱟᱜ ᱛᱟᱢ ᱫᱚ ᱦᱮᱸᱥᱮ ᱫᱟᱜ ᱢᱮᱱᱟᱜᱼᱟ ᱥᱮ ᱱᱤᱛᱚᱜ ᱫᱚ ᱡᱚᱢ ᱞᱮᱜᱮ ᱞᱮ ᱤᱧ ᱦᱚᱸ ᱡᱚᱢ ᱞᱮᱜᱮ ᱫᱚ ᱵᱚᱭᱦᱟ ᱠᱚᱲᱟ ᱠᱤᱱ ᱪᱷᱩᱴᱟᱹᱣ ᱠᱟᱱᱟ ᱡᱚᱡᱚᱢ ᱤᱧ ᱢᱤᱫᱴᱤᱧ ᱟᱨ ᱩᱱᱤ ᱢᱤᱫᱴᱤᱧ ᱤᱥᱩᱲ ᱠᱟᱜ ᱩᱱᱤ ᱫᱚ ᱟᱨ ᱮᱠᱷᱮᱱ ᱯᱟᱛᱲᱟ ᱜᱮᱠᱤᱱ ᱨᱟᱹᱯᱩᱫ ᱵᱟᱲᱟᱭᱟ ᱫᱟᱠᱟ ᱠᱚᱫᱚ ᱵᱟᱹᱱᱩᱜ

ᱢᱟ ᱮᱱᱠᱷᱟᱱ ᱛᱮᱦᱮᱧᱟᱜ ᱵᱞᱚᱜ ᱫᱚ ᱛᱟᱵᱚᱱ ᱱᱮᱰᱮ ᱫᱷᱟᱹᱨᱤᱡ ᱜᱮ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱜᱼᱟ ᱚᱱᱟ ᱫᱚ ᱠᱚᱢᱮᱱᱴ ᱠᱟᱛᱮ ᱯᱮ ᱵᱟᱲᱟᱭ ᱦᱚᱪᱚᱧᱟ ᱟᱨ ᱡᱟᱦᱟᱸᱭ ᱜᱮ ᱪᱮᱱᱮᱞ ᱨᱮ ᱱᱟᱣᱟ ᱯᱮ ᱦᱮᱡ ᱠᱟᱱ ᱫᱚ ᱱᱤᱦᱟᱹᱛᱤ ᱥᱟᱵᱥᱠᱨᱟᱭᱤᱵ ᱛᱟᱵᱚᱱ ᱯᱮ